ᱥᱟᱵᱥᱠᱨᱟᱭᱤᱵ ᱚᱞ ᱨᱮᱡᱤᱞ ᱠᱟᱛᱮ ᱥᱟᱵᱥᱠᱨᱟᱭᱤᱵ ᱛᱟᱵᱚᱱ ᱯᱮ ᱥᱤᱨᱡᱚᱱ ᱚᱱᱚᱞ ᱭᱩᱴᱤᱭᱩᱵ ᱪᱮᱱᱮᱞ ᱥᱟᱶᱛᱮ ᱜᱷᱚᱱᱴᱟ ᱪᱤᱱᱦᱟᱹ ᱡᱚᱴᱮᱫ ᱛᱟᱞᱟᱣᱟ ᱛᱟᱵᱚᱱ ᱯᱮ ᱱᱟᱣᱟ ᱱᱟᱣᱟ ᱠᱩᱫᱩᱢ ᱨᱮᱱᱟᱜ ᱟᱯᱰᱮᱴ ᱧᱟᱢ ᱞᱟᱹᱜᱤᱫ ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ, ᱵᱟᱝ ᱫᱚ ᱡᱷᱩᱠ, ᱵᱟᱝ ᱫᱚ ᱥᱩᱠ, ᱵᱟᱝ ᱫᱚ ᱦᱤᱨᱠᱟᱹ, ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱩᱞ ᱛᱟᱵᱚᱱ ᱯᱮ᱾ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱠᱩᱫᱩᱢ ᱨᱮ ᱠᱩᱲᱤᱫ ᱠᱩᱲᱤᱫ ᱯᱳᱭᱞᱳ ᱫᱤᱱ ᱠᱷᱩᱲᱟᱭ ᱨᱮᱫᱚ ᱠᱩᱲᱤ ᱵᱟᱝᱟ ᱵᱟᱝᱟᱭᱟ᱾ ᱡᱳᱨ ᱠᱟᱛᱮᱢ ᱠᱷᱩᱲᱟᱭ ᱨᱮᱫᱚ ᱦᱟᱹᱥᱩ ᱛᱮᱭ ᱪᱷᱟᱴ ᱯᱟᱴᱟᱜᱼᱟ᱾ ᱫᱚᱥᱟᱨ ᱵᱟᱨ ᱠᱷᱩᱲᱟᱭ ᱛᱮᱫᱚ ᱟᱹᱰᱤ ᱢᱚᱡᱟᱭ ᱵᱩᱡᱷᱟᱹᱣᱟ᱾ ᱟᱨ ᱢᱤᱫᱷᱟᱣ᱾ ᱯᱳᱭᱞᱳ ᱫᱤᱱ ᱠᱷᱩᱲᱟᱭ ᱨᱮᱫᱚ ᱠᱩᱲᱤᱭ ᱵᱟᱝᱟ ᱵᱟᱝᱟᱭᱟ᱾ ᱡᱳᱨ ᱠᱟᱛᱮᱢ ᱠᱷᱩᱲᱟᱭ ᱨᱮᱫᱚ ᱦᱟᱹᱥᱩ ᱛᱮᱭ ᱪᱷᱟᱴ ᱯᱟᱴᱟᱜᱼᱟ᱾ ᱫᱚᱥᱟᱨ ᱵᱟᱨ ᱠᱷᱩᱲᱟᱭ ᱛᱮᱫᱚ ᱟᱹᱰᱤ ᱢᱚᱡᱟᱭ ᱵᱩᱡᱷᱟᱹᱣᱟ᱾ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱛᱮᱞᱟ ᱛᱮ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮ ᱤᱧ ᱢᱚᱱᱮᱭᱟ ᱢᱟ ᱛᱟᱦᱚᱞᱮ ᱚᱱᱟ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱞᱩᱛᱩᱨ ᱯᱟᱹᱴᱤ᱾ ᱵᱷᱤᱛᱤᱨ ᱠᱟᱛᱷᱟ, ᱧᱮᱞ ᱛᱟᱵᱚᱱ ᱯᱮ, ᱢᱩ ᱵᱟᱝᱠᱷᱟᱱ ᱞᱩᱛᱩᱨ ᱫᱚ ᱠᱩᱲᱤ ᱠᱚᱜᱮ ᱠᱚ ᱯᱟᱹᱴᱤᱜᱼᱟ᱾ ᱯᱳᱭᱞᱳ ᱡᱚᱠᱷᱚᱱ ᱢᱩ ᱥᱮ ᱞᱩᱛᱩᱨ ᱠᱚ ᱯᱟᱹᱴᱤᱜᱼᱟ ᱩᱱ ᱫᱚ ᱦᱟᱹᱥᱩ ᱵᱚᱛᱚᱨ ᱛᱮ ᱠᱚ ᱵᱟᱝᱟ ᱵᱟᱝᱟᱭᱟ ᱟᱨ ᱡᱳᱨ ᱠᱟᱛᱮᱢ ᱯᱟᱹᱴᱤᱭᱮ ᱠᱷᱟᱱ ᱦᱟᱹᱥᱩ ᱛᱮᱭ ᱪᱷᱟᱴ ᱯᱟᱴᱟᱜᱼᱟ᱾ ᱟᱨ ᱫᱚᱥᱟᱨ ᱵᱟᱨ ᱢᱮᱱ ᱫᱚ ᱯᱳᱭᱞᱳ ᱡᱟᱦᱟᱸ ᱛᱮ ᱠᱚ ᱯᱟᱹᱴᱤ ᱠᱟᱭᱟ ᱚᱱᱟ ᱵᱚᱡ ᱜᱤᱰᱤ ᱠᱟᱛᱮ ᱫᱚ ᱟᱡ ᱠᱩᱥᱤ ᱛᱮ ᱵᱟᱪᱷᱟᱣ ᱠᱟᱛᱮᱭ ᱦᱚᱨᱚᱜᱟ ᱟᱨ ᱢᱚᱱᱮ ᱨᱮ ᱟᱹᱰᱤ ᱢᱚᱡᱟ ᱥᱮ ᱯᱷᱩᱨᱛᱤᱭ ᱵᱩᱡᱷᱟᱹᱣᱟ᱾ ᱢᱟ ᱛᱟᱦᱚᱞᱮ ᱱᱚᱣᱟ ᱠᱩᱫᱩᱢ ᱛᱮᱫ ᱵᱚᱱ ᱠᱩᱥᱤᱭᱟᱫ ᱠᱷᱟᱱ ᱞᱟᱭᱤᱠ ᱥᱟᱵᱥᱠᱨᱟᱭᱤᱵ ᱟᱨ ᱜᱟᱛᱮ ᱠᱚᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ